ᱦᱮᱞᱳ ᱜᱟᱭᱥ ᱣᱮᱞᱠᱟᱢ ᱵᱮᱠ ᱴᱩ ᱢᱟᱭ ᱥᱟᱭᱱᱟᱱ ᱵᱞᱚᱜ ᱪᱮᱱᱮᱞ ᱛᱚ ᱡᱚᱛᱚ ᱜᱟᱛᱮ ᱠᱚ ᱡᱚᱦᱟᱨ ᱱᱤᱭᱟᱹ ᱚᱠᱛᱮ ᱨᱮ ᱤᱧᱟᱹᱜ ᱵᱞᱚᱜ ᱪᱮᱱᱮᱞ ᱨᱮ ᱡᱚᱛᱚ ᱠᱚᱜᱮᱧ ᱟᱛᱟᱝ ᱫᱟᱨᱟᱢᱮᱫ ᱵᱚᱱ ᱠᱟᱱᱟ ᱡᱚᱛᱚ ᱠᱚᱧ ᱡᱚᱦᱟᱨ ᱟᱵᱚᱱ ᱠᱟᱱᱟ ᱮᱱᱛᱮᱫ ᱟᱭᱢᱟ ᱫᱤᱱ ᱯᱚᱨᱮ ᱦᱮᱡ ᱟᱠᱟᱱᱟ ᱟᱯᱮ ᱠᱚ ᱵᱷᱤᱰᱤᱭᱳ ᱧᱮᱞ ᱦᱚᱪᱚ ᱯᱮ ᱞᱟᱹᱜᱤᱫ ᱛᱚ ᱫᱟᱭᱟ ᱠᱟᱛᱮ ᱧᱮᱞ ᱛᱟᱵᱚᱱ ᱯᱮ ᱵᱷᱤᱰᱤᱭᱳ ᱫᱚ ᱟᱹᱰᱤ ᱫᱷᱟᱢᱟᱠᱟ ᱫᱟᱨ ᱦᱩᱭᱩᱜ ᱞᱟᱹᱜᱤᱫ ᱟᱨ ᱱᱤᱛᱚᱜ ᱤᱧ ᱥᱟᱯᱲᱟᱣ ᱟᱠᱟᱱᱟ ᱱᱚᱜᱼᱚᱭ ᱯᱮ ᱧᱮᱞᱤᱧ ᱠᱟᱱ ᱱᱤᱛᱚᱜ ᱫᱚ ᱵᱚᱸᱜᱟᱭᱜᱟᱶ ᱪᱟᱞᱟᱜ ᱞᱟᱹᱜᱤᱫ ᱤᱧ ᱢᱚᱰᱷᱟᱣ ᱟᱠᱟᱱᱟ ᱛᱚ

ᱛᱚ ᱚᱱᱟ ᱫᱚ ᱤᱭᱟᱹ ᱠᱟᱱᱟ ᱨᱚᱝ ᱠᱟᱱᱟ ᱚᱠᱟ ᱫᱚ ᱱᱚᱣᱟ ᱯᱨᱤᱱᱴᱟᱨ ᱨᱮ ᱡᱟᱹᱨᱩᱲ ᱢᱮᱱᱟᱜᱼᱟ ᱦᱮᱸ ᱚᱱᱟ ᱠᱟᱱᱟ ᱚᱱᱟ ᱨᱚᱝ ᱫᱚ ᱯᱩᱱᱭᱟ ᱠᱟᱛᱮ ᱨᱚᱝ ᱛᱟᱦᱮᱱᱟ ᱚᱱᱟ ᱵᱚᱱ ᱵᱟᱰᱟᱭ ᱜᱮᱭᱟ ᱚᱱᱟ ᱫᱚ ᱚᱱᱟ ᱨᱮᱭᱟᱜ ᱠᱮᱵᱚᱞ ᱠᱟᱱᱟ ᱚᱠᱟ ᱫᱚ ᱚᱱᱟ ᱵᱳᱨᱰ ᱠᱷᱚᱱ ᱱᱚᱣᱟ ᱨᱮ ᱠᱟᱨᱮᱱᱴ ᱦᱤᱡᱩᱜᱼᱟ ᱚᱱᱟ ᱠᱟᱱᱟ

ᱟᱥᱚᱞ ᱢᱮᱥᱤᱱ ᱛᱮᱫ ᱫᱚ ᱦᱚᱸᱜᱼᱚ ᱱᱟ ᱠᱟᱱᱟ

ᱚᱱᱟ ᱪᱷᱟᱰᱟ ᱩᱛᱟᱹᱨᱚᱜᱼᱟ ᱞᱟᱹᱴᱤᱡ ᱞᱟᱹᱴᱤᱡ ᱛᱮ ᱱᱚᱝᱠᱟ ᱩᱛᱟᱹᱨ ᱪᱟᱵᱟ ᱚᱱᱮ ᱚᱱᱠᱟ ᱚᱱᱮ ᱵᱷᱤᱛᱨᱤ ᱞᱟᱴᱷᱟᱭᱮᱱ ᱵᱮᱥ ᱱᱚᱣᱟ ᱵᱷᱤᱛᱨᱤ ᱠᱚ ᱞᱟᱴᱷᱟᱣ ᱠᱟᱜᱼᱟ

ᱛᱚ ᱜᱟᱭᱥ ᱱᱚᱣᱟ ᱫᱚ ᱨᱚᱝ ᱫᱚ ᱚᱱᱠᱟ ᱠᱚ ᱞᱟᱜᱟᱣᱟ ᱱᱚᱣᱟ ᱫᱚ ᱟᱨ ᱱᱮᱛᱟᱨᱟᱜ ᱨᱮᱭᱟᱜ ᱫᱚ ᱚᱱᱠᱟ ᱥᱤᱥᱴᱮᱢ ᱟᱹᱰᱤ ᱢᱚᱡᱽ ᱦᱟᱱᱮ ᱵᱚᱱ ᱧᱮᱞ ᱫᱟᱲᱮᱭᱟᱜ ᱠᱟᱱᱟ ᱟᱨ ᱨᱚᱝ ᱟᱹᱲᱤ ᱥᱟᱹᱲᱤ ᱵᱟᱝ ᱤᱭᱟᱹᱜᱼᱟ ᱚᱸᱰᱮ ᱜᱮ ᱡᱚᱨᱚ ᱞᱮᱱᱠᱷᱟᱱ ᱤᱭᱟᱹᱜᱼᱟ ᱵᱚᱞᱚᱜᱼᱟ ᱛᱚ ᱵᱚᱞᱚ ᱮᱦᱚᱵ ᱟᱨ ᱯᱷᱩᱞ ᱞᱮᱱᱠᱷᱟᱱ ᱚᱸᱰᱮ ᱵᱚᱛᱚᱞ ᱠᱷᱚᱱ ᱩᱰᱩᱠᱚᱜ ᱜᱮ ᱥᱴᱚᱯᱚᱜᱼᱟ ᱤᱱᱟᱹ ᱢᱚᱡᱽ ᱠᱚ ᱥᱤᱥᱴᱮᱢ ᱟᱠᱟᱫᱼᱟ ᱱᱚᱣᱟᱴᱟᱜ ᱱᱮᱛᱟᱨᱟᱜ ᱢᱚᱰᱮᱞ ᱱᱚᱣᱟ ᱮᱯᱥᱚᱱ ᱨᱮᱫᱚ ᱱᱚᱣᱟ ᱫᱚ ᱱᱟᱣᱟ ᱢᱚᱰᱮᱞ ᱮᱯᱥᱚᱱ ᱠᱟᱱᱟ ᱟᱨ ᱢᱟᱨᱮ ᱢᱚᱰᱮᱞ ᱚᱠᱟᱴᱟᱜ ᱠᱟᱱᱟ ᱱᱚᱣᱟ ᱫᱚ ᱵᱟᱝ ᱠᱟᱱᱟ ᱱᱚᱣᱟ ᱫᱚ ᱱᱟᱣᱟ ᱢᱤᱫᱴᱮᱱ ᱞᱮᱴᱮᱥᱴ ᱵᱷᱟᱨᱡᱚᱱ ᱥᱟᱨᱮᱜᱼᱟ

ᱛᱚ ᱜᱟᱭᱥ ᱛᱚ ᱱᱚᱣᱟ ᱫᱚ ᱯᱷᱟᱭᱱᱟᱞ ᱞᱮ ᱥᱟᱹᱛ ᱠᱮᱫᱟ ᱛᱚ ᱨᱚᱝ ᱵᱟᱰᱟᱭ ᱜᱮᱭᱟᱵᱚᱱ ᱡᱚᱛᱚ ᱯᱨᱤᱱᱴᱟᱨ ᱨᱮᱜᱮ ᱯᱩᱱᱭᱟ ᱨᱚᱝ ᱛᱟᱦᱮᱱᱟ ᱢᱮᱛᱟᱜ ᱢᱮ ᱢᱤᱫᱴᱮᱡ ᱫᱚ ᱱᱚᱜᱼᱚᱱᱟ ᱵᱤᱠᱮ ᱥᱚᱨᱴ ᱯᱷᱚᱨᱢ ᱫᱚᱠᱚ ᱢᱮᱛᱟᱜ ᱠᱟᱱᱟ ᱵᱞᱮᱠ ᱟᱭᱴᱮᱢ ᱠᱚ ᱢᱮᱛᱟᱜ ᱠᱟᱱᱟ ᱚᱱᱟ ᱢᱤᱫᱴᱮᱡ ᱢᱟ ᱛᱟᱦᱮᱱ ᱜᱮ ᱚᱱᱟ ᱫᱚ ᱵᱞᱮᱠ ᱮᱱᱰ ᱦᱳᱣᱟᱭᱤᱴ ᱚᱠᱟᱴᱟᱜ ᱵᱚᱱ ᱠᱮᱢᱮᱨᱟ ᱤᱱᱟᱹ ᱛᱟᱭᱚᱢ ᱤᱱᱟᱹ ᱛᱟᱭᱚᱢ ᱤᱭᱮᱞᱳ ᱢᱤᱫᱴᱮᱡ ᱛᱟᱦᱮᱱᱟ ᱤᱱᱟᱹ ᱠᱟᱛᱮᱫ ᱢᱤᱫᱴᱮᱡ ᱫᱚ ᱢᱮᱜᱱᱮᱴᱟ ᱢᱮᱛᱟᱜ ᱢᱮ ᱥᱚᱨᱴ ᱯᱷᱚᱨᱢ ᱛᱮ ᱮᱢ ᱵᱚᱱ ᱢᱮᱛᱟᱜ ᱠᱟᱱᱟ ᱟᱨ ᱤᱱᱟᱹ ᱠᱟᱛᱮᱫ ᱢᱤᱫᱴᱮᱡ ᱫᱚ ᱥᱤ ᱢᱮᱛᱟᱜ ᱢᱮ ᱠᱮᱱ ᱥᱮ ᱥᱤᱭᱟᱱ ᱵᱚᱱ ᱢᱮᱱ ᱫᱟᱲᱮᱭᱟᱜᱼᱟ ᱱᱚᱣᱟ ᱚᱱᱟ ᱠᱚᱠᱚ ᱨᱚᱝ ᱵᱟᱲᱟᱭ ᱛᱟᱦᱮᱱᱟ ᱱᱚᱣᱟ ᱢᱤᱫᱴᱮᱡ ᱫᱚ ᱵᱞᱮᱠ ᱮᱱᱰ ᱦᱳᱣᱟᱭᱤᱴ ᱮ ᱠᱟᱹᱢᱤᱭᱟ ᱚᱠᱟᱴᱟᱜ ᱫᱚ ᱯᱨᱚᱛᱷᱚᱢ ᱢᱤᱫ ᱫᱚ ᱱᱚᱣᱟ ᱵᱤᱠᱮ ᱠᱚ ᱚᱞ ᱠᱟᱜᱼᱟ ᱵᱞᱮᱠ

ᱦᱩᱭᱩᱜᱼᱟ ᱥᱮ ᱵᱟᱝ ᱛᱚ ᱯᱷᱟᱭᱱᱟᱞᱤ ᱱᱚᱰᱮ ᱞᱤᱧ ᱴᱷᱤᱠ ᱠᱮᱫᱟ ᱱᱚᱜᱼᱚᱭ ᱰᱮᱥᱠᱴᱚᱯ ᱫᱚ ᱟᱨ ᱱᱚᱰᱮ ᱜᱮ ᱯᱨᱤᱱᱴᱟᱨ ᱫᱚ ᱱᱚᱜᱼᱚᱭ ᱯᱷᱤᱴᱤᱝ ᱦᱩᱭ ᱠᱟᱱᱟ ᱛᱚ ᱞᱟᱦᱟ ᱨᱮᱜᱮ ᱤᱭᱟᱹ ᱥᱟᱹᱭᱛᱟᱹᱣ ᱠᱟᱫᱟ ᱟᱫᱚ ᱵᱟᱹᱧ ᱧᱮᱞ ᱦᱚᱪᱚ ᱫᱟᱲᱮᱭᱟᱜ ᱵᱚᱱᱟ ᱛᱚ ᱞᱟᱹᱭᱟᱜ ᱵᱚᱱ ᱛᱟᱦᱮᱱᱤᱧ ᱱᱚᱰᱮ ᱢᱟ ᱨᱚᱝ ᱢᱮᱱᱟᱜᱼᱟ ᱟᱨ ᱡᱚᱠᱷᱚᱱ ᱜᱮ ᱯᱨᱚᱛᱷᱚᱢ ᱤᱭᱟᱹ ᱪᱮᱫ ᱠᱚ ᱢᱮᱛᱟᱜᱼᱟ ᱨᱚᱝ ᱫᱩᱞ ᱠᱟᱛᱮᱫ ᱦᱩᱭ ᱫᱟᱲᱮᱭᱟᱜᱼᱟ ᱱᱟᱣᱟ ᱨᱮᱫᱚ ᱵᱟᱝ ᱯᱷᱨᱤᱱᱴᱚᱜᱼᱟ ᱛᱚ ᱩᱱᱨᱮ ᱪᱮᱫ ᱪᱤᱠᱟᱹ ᱡᱟᱹᱨᱩᱲᱟ ᱱᱚᱣᱟ ᱨᱚᱝ ᱚᱠᱟᱴᱟᱜ ᱚᱱᱟ ᱴᱷᱤᱯᱤ ᱵᱚᱱ ᱧᱮᱞᱮᱫ ᱠᱟᱱ ᱱᱚᱣᱟ ᱱᱚᱝᱠᱟ ᱡᱷᱤᱡ ᱡᱟᱹᱨᱩᱲᱟ ᱢᱮᱛᱟᱜ ᱢᱮ ᱱᱚᱝᱠᱟ ᱡᱷᱤᱡ ᱠᱟᱛᱮᱫ ᱟᱨ ᱡᱚᱛᱚ ᱡᱷᱤᱡ ᱪᱟᱵᱟᱭ ᱡᱟᱹᱨᱩᱲᱟ ᱟᱨ ᱦᱚᱸᱜᱼᱚ ᱱᱟᱴᱟᱜ ᱚᱠᱟᱴᱟᱜ ᱵᱚᱴᱚᱢ ᱵᱚᱱ ᱧᱮᱞᱮᱫ ᱠᱟᱱ ᱱᱚᱣᱟ ᱢᱤᱫ ᱜᱷᱟᱹᱲᱤ ᱤᱱᱟᱹ ᱯᱟᱸᱪ ᱠᱷᱚᱱ ᱫᱚᱥ ᱥᱮᱠᱮᱱᱰ ᱜᱟᱱ ᱚᱛᱟᱭ ᱛᱷᱤᱨ ᱡᱟᱹᱨᱩᱲᱟ ᱟᱨ ᱤᱱᱟᱹᱜ ᱛᱮ ᱚᱛᱟᱭ ᱛᱮᱜᱮ ᱱᱚᱣᱟ ᱪᱮᱫ ᱪᱤᱠᱟᱹᱜᱼᱟ ᱢᱟᱱᱮ ᱥᱮᱴᱤᱝᱚᱜᱼᱟ ᱚᱠᱟ ᱠᱟᱞᱟᱨ ᱚᱸᱰᱮ ᱵᱟᱝ ᱪᱟᱞᱟᱣ ᱠᱚᱜᱼᱟ

ᱢᱮᱛᱟᱜ ᱢᱮ ᱢᱚᱡᱽ ᱜᱮ ᱦᱩᱭᱩᱜ ᱠᱟᱱᱟ ᱟᱨ ᱥᱠᱮᱱ ᱞᱟᱹᱜᱤᱫ ᱦᱚᱸ ᱥᱠᱮᱱ ᱞᱟᱹᱜᱤᱫ ᱫᱚ ᱚᱠᱟ ᱰᱮᱥᱠᱴᱚᱯ ᱛᱟᱦᱮᱱᱟ ᱚᱸᱰᱮ ᱟᱵᱚ ᱥᱚᱯᱷᱴᱣᱮᱭᱟᱨ ᱰᱟᱣᱩᱱᱞᱳᱰ ᱡᱟᱹᱨᱩᱲ ᱛᱟᱵᱚᱱᱟ ᱢᱮᱛᱟᱜ ᱢᱮ ᱱᱚᱣᱟ ᱨᱮᱭᱟᱜ ᱰᱨᱟᱭᱤᱵᱷ ᱰᱟᱣᱩᱱᱞᱳᱰ ᱡᱟᱹᱨᱩᱲᱟ ᱟᱨ ᱰᱨᱟᱭᱤᱵᱷ ᱰᱟᱣᱩᱱᱞᱳᱰ ᱞᱮᱠᱷᱟᱡ ᱥᱠᱮᱱ ᱦᱩᱭᱩᱜᱼᱟ ᱚᱱᱟ ᱠᱚᱫᱚ ᱡᱚᱛᱚᱧ ᱨᱮᱰᱤ ᱟᱠᱟᱫ ᱜᱮᱭᱟ ᱛᱚ ᱥᱠᱮᱱ ᱠᱟᱛᱮ ᱦᱚᱸᱧ ᱧᱮᱞ ᱫᱟᱲᱮ ᱠᱟᱱᱟ ᱛᱚ ᱢᱳᱴᱟᱢᱩᱴᱤ ᱵᱚᱱ ᱵᱩᱡᱷᱟᱹᱣᱟ ᱠᱳᱣᱟᱞᱤᱴᱤ ᱢᱚᱡᱽ ᱜᱮᱭᱟ ᱛᱚ ᱢᱚᱡᱽ ᱜᱮ ᱦᱩᱭᱩᱜ ᱠᱟᱱᱟ ᱵᱮᱥ ᱜᱮ ᱦᱩᱭᱩᱜ ᱠᱟᱱᱟ ᱛᱚ ᱴᱷᱤᱠ ᱜᱮᱭᱟ ᱛᱚ ᱜᱟᱭᱥ ᱪᱮᱫ ᱞᱮᱠᱟ ᱱᱚᱣᱟ ᱠᱳᱢᱯᱟᱱᱤ ᱤᱧ ᱞᱮᱠᱟ ᱫᱚ ᱵᱮᱥ ᱜᱮᱧ ᱵᱩᱡᱷᱟᱹᱣᱮᱫ ᱠᱟᱱᱟ ᱛᱚ ᱟᱯᱮ ᱠᱚᱦᱚᱸ ᱞᱟᱛᱟᱨ ᱨᱮ ᱠᱚᱢᱮᱱᱴ ᱠᱟᱛᱮ ᱡᱟᱹᱨᱩᱲ ᱯᱮ ᱞᱟᱹᱭᱟ ᱡᱮ ᱚᱠᱟᱴᱟᱜ ᱠᱳᱢᱯᱟᱱᱤ ᱢᱚᱡᱽ ᱟᱹᱭᱠᱟᱹᱜᱼᱟ ᱥᱮ ᱢᱚᱡᱽ ᱯᱮ ᱟᱹᱭᱠᱟᱹᱣᱟ ᱱᱚᱣᱟ ᱯᱨᱤᱱᱴᱟᱨ ᱠᱚ ᱢᱩᱫᱽ ᱨᱮ ᱛᱚ ᱴᱷᱤᱠ ᱜᱮᱭᱟ ᱜᱟᱭᱥ ᱛᱚ ᱛᱮᱦᱮᱧᱟᱜ ᱵᱷᱤᱰᱤᱭᱳ ᱟᱹᱰᱤ ᱵᱟᱹᱧ ᱡᱤᱨᱤᱧᱮᱫ ᱠᱟᱱᱟ ᱛᱚ ᱱᱤᱭᱟᱹ ᱜᱮ ᱦᱚᱯᱚᱱ ᱠᱷᱟᱴᱚ ᱵᱷᱤᱰᱤᱭᱳ ᱛᱟᱦᱮᱸ ᱠᱟᱱᱟ ᱡᱮᱢᱚᱱ ᱱᱟᱥᱮᱱᱟᱜ ᱠᱩᱥᱤ ᱯᱮ ᱟᱹᱭᱠᱟᱹᱣ ᱫᱟ ᱠᱷᱟᱡ ᱞᱟᱭᱤᱠ ᱠᱚᱢᱮᱱᱴ ᱥᱮᱭᱟᱨ ᱟᱞᱚ ᱯᱮ ᱦᱤᱲᱤᱧᱟ ᱟᱨ ᱴᱷᱤᱠ ᱜᱮᱭᱟ ᱟᱨᱦᱚᱸ ᱵᱚᱱ ᱧᱟᱯᱟᱢᱟ ᱱᱚᱝᱠᱟᱱᱟᱜ ᱫᱟᱨᱟᱭ ᱢᱤᱫᱴᱮᱱ ᱱᱮᱠᱥᱴ ᱵᱷᱤᱰᱤᱭᱳ ᱨᱮ ᱢᱟ ᱮᱱᱠᱷᱟᱱ ᱡᱚᱛᱚ ᱠᱚ ᱡᱚᱦᱟᱨ